ᱥᱟᱱᱟᱢ ᱠᱚᱜᱮ ᱡᱚᱦᱟᱨ ᱤᱧ ᱯᱟᱥᱴᱟ ᱠᱷᱚᱱ ᱟᱨ ᱛᱮᱦᱮᱧ ᱤᱧᱟᱹᱜ ᱟᱨᱦᱚᱸ ᱟᱨ ᱢᱤᱫᱴᱟᱝ ᱱᱟᱣᱟ ᱵᱞᱚᱜᱤᱝ ᱵᱷᱤᱰᱤᱭᱳ ᱛᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱯᱮᱭᱟ ᱛᱮᱦᱮᱧ ᱫᱚ ᱦᱩᱭᱩᱜ ᱠᱟᱱᱟ ᱪᱷᱟᱵᱵᱤᱥ ᱛᱟᱹᱨᱤᱠᱷ ᱡᱟᱱᱩᱣᱟᱨᱤ ᱢᱟᱥᱚ ᱟᱨ ᱛᱮᱦᱮᱧ ᱫᱚ ᱟᱞᱮ ᱴᱷᱮᱱ ᱢᱟᱜᱽ ᱞᱮ ᱵᱚᱸᱜᱟᱜ ᱠᱟᱱᱟ ᱟᱨ ᱛᱮᱦᱮᱧᱟᱜ ᱠᱚᱥᱴᱮᱢ ᱫᱚ ᱠᱤᱪᱷᱩ ᱱᱚᱜᱼᱚᱭ ᱱᱚᱝᱠᱟ ᱦᱚᱨᱚᱜ ᱦᱩᱭ ᱟᱠᱟᱱᱟ ᱠᱟᱪᱟ ᱫᱷᱩᱛᱤ ᱟᱛᱮ ᱡᱟᱦᱮᱨ ᱥᱮᱱ ᱦᱩᱭᱩᱜ ᱠᱟᱱᱟ

ᱚᱠᱚᱭ ᱠᱚ ᱡᱩᱫᱤ ᱱᱤᱛ ᱫᱷᱟᱹᱵᱤᱡ ᱛᱮ ᱤᱧᱟᱹᱜ ᱪᱮᱱᱮᱞ ᱥᱟᱵᱥᱠᱨᱟᱭᱤᱵᱽ ᱠᱟᱛᱮ ᱵᱟᱢ ᱫᱚᱦᱚ ᱟᱠᱟᱫᱼᱟ ᱛᱚᱵᱮ ᱥᱟᱵᱥᱠᱨᱟᱭᱤᱵᱽ ᱠᱟᱛᱮ ᱫᱚᱦᱚᱭ ᱢᱟ ᱟᱨ ᱵᱮᱞ ᱟᱭᱠᱚᱱ ᱚᱞ ᱨᱮᱦᱚᱸ ᱫᱟᱵᱟᱣ ᱛᱚᱨᱟ ᱠᱟᱜ ᱯᱮ ᱪᱮᱫᱟᱜ ᱪᱮ ᱱᱤᱭᱟᱹ ᱛᱟᱭᱱᱚᱢ ᱡᱟᱦᱟᱸ ᱛᱤᱱᱟᱹᱜ ᱱᱟᱣᱟ ᱱᱟᱣᱟ ᱵᱷᱤᱰᱤᱭᱳ ᱠᱚ ᱦᱤᱡᱩᱜᱼᱟ ᱡᱚᱛᱚ ᱠᱷᱚᱱ ᱢᱟᱲᱟᱝ ᱨᱮᱯᱮ ᱧᱮᱞ ᱫᱟᱲᱮᱭᱟᱜᱼᱟ ᱛᱚᱵᱮ ᱫᱮᱞᱟ ᱵᱚᱱ ᱱᱤᱛ ᱫᱚ ᱥᱮᱴᱮᱨ ᱦᱩᱭᱱᱟ ᱡᱟᱦᱮᱨ ᱛᱮ ᱟᱨ ᱨᱩᱥᱟᱹᱭ ᱯᱟᱦᱴᱟ ᱫᱚ ᱪᱮᱫ ᱦᱚᱸ ᱟᱹᱣᱨᱤᱭᱟᱜᱼᱟ ᱠᱷᱟᱹᱞᱤ ᱥᱤᱢ ᱠᱚ ᱯᱩᱴᱩᱨ ᱵᱟᱲᱟ ᱠᱟᱛᱮ ᱦᱳᱭ ᱥᱤᱢ ᱯᱩᱴᱩᱨ ᱠᱚ ᱪᱟᱹᱞᱩ ᱟᱠᱟᱱᱟ ᱟᱫᱷᱟ ᱫᱚᱠᱚ ᱪᱟᱵᱟ ᱟᱠᱟᱫ ᱠᱚᱣᱟ ᱟᱨ ᱟᱫᱷᱟ ᱫᱚ ᱢᱮᱱᱟᱜ ᱠᱚᱜᱮᱭᱟ ᱟᱨ ᱱᱚᱸᱰᱮ ᱫᱚ ᱦᱟᱺᱰᱤ ᱴᱩᱠᱩᱡ ᱦᱚᱸ ᱱᱚᱜᱼᱚᱸᱭ ᱵᱟᱨ ᱴᱩᱠᱩᱡ ᱠᱚ ᱟᱹᱜᱩ ᱟᱠᱟᱫᱼᱟ ᱱᱚᱣᱟ ᱢᱤᱫ ᱴᱩᱠᱩᱡ ᱯᱮ ᱧᱮᱞ ᱫᱟᱲᱮᱭᱟᱜ ᱠᱟᱱ ᱜᱮᱭᱟ ᱟᱹᱰᱤ ᱪᱮᱦᱨᱟ ᱧᱮᱞᱚᱜ ᱠᱟᱱᱟ ᱥᱤᱵᱤᱞ ᱜᱮ ᱟᱨ ᱱᱚᱣᱟ ᱨᱮᱦᱚᱸ ᱚᱱᱠᱟ ᱜᱮ ᱢᱮᱱᱟᱜᱼᱟ ᱯᱮᱨᱮᱡ ᱯᱮᱨᱮᱡ ᱜᱮ ᱵᱟᱱᱟᱨ ᱢᱮᱱᱟᱜᱼᱟ ᱯᱷᱩᱞ ᱯᱩᱨᱟᱹ ᱟᱹᱣᱨᱤ ᱦᱟᱸᱜ ᱵᱚᱰᱚᱡᱚᱜᱼᱟ ᱵᱚᱰᱚᱡ ᱞᱮᱱᱠᱷᱟᱱ ᱦᱟᱸᱜ ᱱᱚᱣᱟ ᱧᱩ ᱦᱩᱭᱩᱜᱼᱟ ᱟᱨ ᱱᱚᱸᱰᱮ ᱛᱟᱵᱚ ᱢᱤᱫᱴᱟᱝ ᱠᱚᱲᱟ ᱱᱚᱜᱼᱚᱸᱭ ᱪᱷᱩᱴᱟᱹᱣ ᱟᱠᱟᱱᱟᱭ ᱥᱤᱢ ᱯᱩᱴᱩᱨ ᱨᱮᱜᱮ ᱱᱟᱛᱮ ᱱᱩᱠᱩ ᱢᱮᱱᱟᱜ ᱠᱚᱜᱮᱭᱟ ᱟᱹᱰᱤ ᱥᱟᱸᱜᱮ ᱡᱚᱛᱚᱜᱮ ᱡᱟᱦᱟᱸ ᱛᱤᱱᱟᱹᱜ ᱠᱚᱲᱟ ᱠᱚ ᱦᱮᱡ ᱟᱠᱟᱱᱟ ᱡᱚᱛᱚ ᱠᱚ ᱪᱷᱩᱴᱟᱹᱣ ᱟᱠᱟᱱᱟ ᱛᱟᱞᱮ ᱠᱟᱹᱢᱤ ᱨᱮᱜᱮ ᱟᱨ ᱱᱤᱛᱚᱜ ᱫᱚ ᱜᱮᱫ ᱠᱚᱦᱚᱸ ᱪᱟᱹᱞᱩ ᱤᱫᱤ ᱜᱚᱫ ᱮᱱᱟ ᱛᱟᱨᱟ ᱫᱚᱠᱚ ᱥᱟᱢᱟᱜ ᱤᱫᱤᱭᱮᱫ ᱠᱚᱣᱟ ᱛᱟᱨᱟ ᱫᱚ ᱜᱮᱫ ᱤᱫᱤ ᱦᱩᱭᱩᱜ ᱠᱟᱱᱟ ᱱᱤᱛᱚᱜ ᱫᱚ ᱠᱟᱹᱡ ᱦᱟᱺᱰᱤ ᱵᱚᱰᱚᱡ ᱠᱚᱵᱚᱱ ᱧᱮᱞ ᱠᱚᱣᱟ ᱱᱤᱛ ᱦᱚᱸ ᱟᱹᱣᱨᱤ ᱠᱚ ᱵᱚᱰᱚᱡ ᱦᱩᱭ ᱫᱚ ᱟᱨ ᱦᱟᱺᱰᱤ ᱠᱚᱢᱟ ᱧᱩ ᱥᱟᱱᱟ ᱠᱟᱱᱟ ᱫᱮᱞᱟ ᱵᱚᱱ ᱧᱮᱞ ᱧᱚᱜ ᱠᱚᱣᱟ ᱵᱚᱱ ᱪᱮᱫ ᱞᱮᱠᱟ ᱠᱚ ᱵᱚᱰᱚᱡᱮᱜᱼᱟ ᱠᱚᱲᱟ ᱠᱚ ᱛᱟᱵᱚ ᱟᱨ ᱱᱚᱜᱼᱚᱸᱰᱮ ᱦᱟᱺᱰᱤ ᱵᱚᱰᱚᱡ ᱵᱟᱞᱟ ᱠᱤᱱ ᱫᱚ ᱢᱮᱱᱟᱜ ᱠᱤᱱᱟ ᱛᱟᱞᱮ ᱢᱤᱫ ᱦᱚᱲᱮ ᱫᱩᱞ ᱦᱚᱨᱟ ᱟᱭ ᱠᱟᱱᱟ ᱟᱨ ᱢᱤᱫ ᱦᱚᱲ ᱮᱠᱫᱚᱢᱮ ᱪᱷᱩᱴᱟᱹᱣ ᱟᱠᱟᱱᱟ ᱜᱷᱟᱱᱴᱟ ᱨᱮ ᱱᱤᱛ ᱮᱱᱟᱝ ᱮ ᱫᱷᱚᱨᱟᱹᱧ ᱠᱟᱱᱟ ᱡᱮ ᱤᱧ ᱨᱮᱠᱳᱰᱤᱝ ᱟᱹᱧ ᱢᱮᱱᱛᱮ ᱢᱤᱫ ᱴᱩᱠᱩᱡ ᱫᱚ ᱦᱟᱸᱜ ᱠᱤᱱ ᱪᱟᱵᱟ ᱜᱚᱫ ᱠᱟᱜᱼᱟ ᱤᱱᱟᱹᱛᱮ ᱥᱟᱦᱴᱟᱣ ᱪᱟᱵᱟ ᱵᱟᱝ ᱟᱨᱦᱚᱸ ᱡᱚᱛᱚ ᱠᱤᱱ ᱫᱩᱞ ᱪᱟᱵᱟᱭᱮᱫᱼᱟ ᱯᱩᱨᱟᱹ ᱪᱟᱵᱟ ᱱᱤᱛᱚᱜ ᱫᱚ ᱥᱚᱲᱟ ᱪᱚᱸᱫᱟ ᱞᱟᱹᱜᱤᱫ ᱯᱩᱨᱟᱹ ᱥᱟᱯᱲᱟᱣ ᱦᱩᱭᱩᱜ ᱠᱟᱱᱟ ᱯᱮᱸᱭᱟᱡᱽ ᱜᱮᱫ ᱠᱚ ᱪᱟᱹᱞᱩ ᱟᱠᱟᱱᱟ ᱡᱤᱞ ᱠᱚᱢᱟ ᱜᱮᱫ ᱪᱟᱵᱟ ᱦᱩᱭ ᱜᱚᱫ ᱮᱱᱟ ᱟᱨ ᱛᱟᱨᱟ ᱠᱚᱫᱚ ᱱᱚᱜᱼᱚ ᱱᱚᱝᱠᱟ ᱯᱟᱛᱲᱟ ᱠᱚ ᱯᱟᱹᱴᱤ ᱵᱟᱲᱟᱭᱮᱫᱼᱟ ᱢᱤᱫᱴᱟᱱ ᱵᱟᱨᱭᱟ ᱦᱟᱲᱟᱢ ᱦᱚᱲ ᱠᱚ ᱱᱚᱛᱮ ᱡᱤᱞ ᱠᱚᱥᱟ ᱯᱩᱨᱟᱹ ᱪᱟᱹᱞᱩ ᱩᱛᱟᱹᱨ ᱮᱱᱟ ᱟᱨ ᱢᱟᱦᱟ ᱵᱟᱹᱵᱩ ᱱᱟᱦᱟᱜ ᱜᱷᱟᱱᱴᱟᱭᱮᱫᱼᱟ ᱛᱟᱵᱚ ᱪᱮᱫ ᱞᱮᱠᱟᱭ ᱤᱥᱤᱱ ᱟᱵᱚᱱ ᱠᱟᱱᱟ ᱵᱚᱱ ᱧᱮᱞᱮᱭᱟ ᱚᱱᱟ ᱫᱚ ᱱᱟᱦᱟᱜ ᱡᱚᱢ ᱡᱚᱦᱚᱜ ᱩᱛᱟᱹᱨ ᱴᱷᱤᱠᱟᱹᱜᱼᱟ ᱵᱮᱥ ᱫᱷᱟᱨᱟᱭ ᱤᱥᱤᱱ ᱟᱠᱟᱫᱼᱟ ᱥᱮ ᱵᱟᱝᱟ ᱟᱨ ᱱᱩᱭ ᱠᱚᱲᱟ ᱫᱚ ᱵᱚᱦᱚᱜ ᱡᱤᱞ ᱠᱚ ᱛᱟᱵᱚᱱᱮ ᱨᱟᱯᱟᱜ ᱤᱥᱤᱱ ᱵᱟᱲᱟ ᱜᱚᱫ ᱠᱮᱫᱼᱟ ᱱᱤᱛᱚᱜ ᱫᱚ ᱥᱚᱲᱮ ᱵᱟᱠᱷᱨᱟ ᱪᱟᱣᱞᱮ ᱠᱷᱟᱸᱡᱚ ᱦᱩᱭᱩᱜ ᱠᱟᱱᱟ ᱟᱫᱚ ᱪᱟᱣᱞᱮ ᱨᱮ ᱟᱹᱰᱤᱜᱟᱱ ᱦᱮᱲᱮ ᱢᱮᱱᱟᱜᱼᱟ ᱛᱚ ᱚᱱᱟ ᱠᱷᱟᱹᱛᱤᱨ ᱛᱮ ᱢᱤᱫᱴᱟᱝ ᱵᱟᱨᱭᱟ ᱠᱚᱲᱟ ᱫᱚ ᱢᱮᱥᱟ ᱠᱟᱛᱮ ᱵᱟᱨ ᱯᱟᱦᱴᱟ ᱠᱷᱚᱱ ᱯᱩᱨᱟᱹ ᱠᱤᱱ ᱫᱷᱩᱠᱟᱹᱣᱮᱜᱼᱟ ᱫᱷᱩᱠᱟᱹᱣ ᱠᱤᱱ ᱪᱟᱹᱞᱩ ᱟᱠᱟᱫᱼᱟ ᱟᱨ ᱪᱮᱛᱟᱱ ᱫᱷᱟᱨᱮ ᱠᱷᱚᱱ ᱪᱟᱣᱞᱮ ᱫᱩᱞᱩᱜ ᱠᱟᱱᱟ ᱢᱟᱱᱮ ᱡᱚᱛᱚ ᱦᱚᱲᱮ ᱚᱴᱟᱝ ᱚᱜ ᱢᱟ ᱟᱨ ᱱᱚᱛᱮ ᱨᱮ ᱠᱤᱪᱷᱩ ᱜᱟᱱ ᱠᱚᱲᱟ ᱠᱚᱫᱚ ᱛᱟᱞᱮ ᱠᱚ ᱫᱩᱲᱩᱵ ᱵᱟᱲᱟ ᱟᱠᱟᱱᱟ ᱱᱚᱛᱮ ᱪᱟᱣᱞᱮ ᱠᱷᱟᱸᱡᱚ ᱦᱩᱭᱮᱱᱟ ᱟᱨ ᱜᱷᱟᱱᱴᱟ ᱠᱮᱫ ᱯᱚᱨᱮ ᱛᱤᱱᱟᱹᱜ ᱚᱱᱠᱟ ᱧᱮᱞᱚᱜ ᱠᱟᱱᱟ

ᱱᱚᱛᱮ ᱨᱮ ᱵᱟᱨᱭᱟ ᱠᱚᱲᱟ ᱛᱟᱞᱮ ᱟᱹᱰᱤ ᱡᱳᱨᱥᱳᱨ ᱠᱤᱱ ᱪᱷᱩᱴᱟᱹᱣ ᱟᱠᱟᱱᱟ ᱠᱟᱰᱟ ᱠᱚ ᱚᱨ ᱵᱟᱠᱷᱨᱟ ᱛᱮ ᱫᱷᱤᱱᱟᱹᱝ ᱦᱟᱸᱜ ᱱᱚᱣᱟ ᱠᱟᱰᱟ ᱠᱚᱠᱚ ᱚᱨ ᱟᱥᱮ ᱟᱫᱚ ᱚᱱᱟ ᱠᱚ ᱵᱮᱱᱟᱣ ᱨᱮ ᱟᱹᱰᱤ ᱵᱮᱥᱛᱚ ᱢᱮᱱᱟᱜ ᱠᱤᱱᱟ ᱱᱩᱠᱤᱱ

ᱟᱫᱚ ᱱᱤᱛᱚᱜ ᱠᱚᱲᱟ ᱠᱚ ᱢᱮᱥᱟ ᱠᱟᱛᱮᱫ ᱠᱚ ᱟᱬᱜᱚᱭᱮᱫᱼᱟ ᱟᱨ ᱠᱟᱹᱡ ᱵᱚ ᱨᱟᱲᱮᱡ ᱧᱚᱜ ᱦᱚᱪᱚᱣᱟᱜᱼᱟ ᱨᱟᱲᱮᱡ ᱮᱱ ᱛᱟᱭᱱᱚᱢ ᱦᱟᱸᱜ ᱵᱚᱱ ᱞᱩ ᱮᱦᱚᱵᱟ ᱟᱨ ᱵᱚ ᱮᱢ ᱤᱫᱤᱭᱟᱠᱚᱣᱟ ᱡᱚᱛᱚ ᱦᱚᱲᱜᱮ ᱟᱫᱚ ᱫᱟᱫᱟ ᱠᱟᱹᱡ ᱵᱟᱨ ᱯᱚᱫᱽ ᱜᱟᱱᱮ ᱞᱟᱹᱭ ᱧᱚᱜᱟ ᱦᱩᱱᱟᱹᱝ ᱪᱮᱫ ᱵᱟᱠᱷᱨᱟ ᱥᱚᱲᱮ ᱠᱟᱱᱟ ᱢᱮᱱᱛᱮ ᱱᱚᱣᱟ ᱫᱚ ᱱᱚᱣᱟ ᱫᱚ ᱢᱟᱜᱽ ᱧᱩᱛᱩᱢ ᱛᱮ ᱥᱚᱲᱮ ᱞᱮ ᱵᱮᱱᱟᱣ ᱟᱠᱟᱫᱼᱟ ᱛᱮᱦᱮᱧ ᱢᱟᱜᱽ ᱞᱮ ᱵᱚᱸᱜᱟ ᱟᱠᱟᱫᱼᱟ ᱱᱤᱛ ᱫᱚ ᱡᱚᱛᱚ ᱠᱚᱲᱟ ᱠᱚᱠᱚ ᱫᱩᱲᱩᱵ ᱪᱟᱵᱟ ᱤᱫᱤᱭᱮᱱᱟ ᱟᱫᱚ ᱠᱷᱟᱹᱞᱤ ᱱᱟᱦᱟᱜ ᱤᱫᱤ ᱦᱚᱲ ᱠᱚᱜᱮ ᱵᱟᱹᱠᱤ ᱢᱮᱱᱟᱜ ᱠᱚᱣᱟ ᱟᱨ ᱤᱧ ᱦᱚᱸ ᱛᱟᱵᱚᱱ ᱠᱟᱛᱮᱧ ᱡᱚᱢ ᱤᱫᱤ ᱩᱛᱟᱹᱨᱟ ᱫᱮᱞᱟ ᱛᱚᱵᱮ ᱫᱩᱲᱩᱵ ᱞᱮᱱ ᱜᱮᱵᱚ ᱟᱨ ᱡᱚᱢ ᱦᱚᱸ ᱪᱟᱹᱞᱩᱭᱮᱱᱟ ᱡᱚᱢ ᱠᱮᱫ ᱯᱚᱨᱮᱧ ᱴᱷᱤᱠᱟᱹᱭᱮᱫᱼᱟ ᱡᱮ ᱟᱹᱰᱤ ᱪᱮᱦᱨᱟ ᱥᱤᱵᱤᱞ ᱠᱟᱱᱟ ᱱᱤᱛᱚᱜ ᱫᱚ ᱠᱟᱲᱟ ᱠᱚ ᱯᱟᱹᱨᱤ ᱵᱚᱱ ᱧᱮᱞ ᱠᱚᱣᱟ ᱟᱹᱰᱤ ᱡᱳᱨ ᱠᱚ ᱨᱟᱜ ᱮᱜᱼᱟ ᱟᱨ ᱠᱚ ᱯᱟᱥᱠᱟᱭᱮᱜᱼᱟ ᱢᱟ ᱱᱟᱦᱟᱜ ᱵᱟᱠᱷᱟᱡ ᱧᱮᱞ ᱠᱚᱯᱮ ᱛᱟᱞᱮ ᱠᱟᱲᱟ ᱫᱚ ᱚᱱᱠᱟ ᱫᱚ ᱵᱟᱠᱚ ᱢᱮᱱᱟ